ᱫᱤᱯᱚᱨ ᱧᱟᱯᱟᱢ ᱦᱩᱭ ᱠᱟᱱᱟ ᱱᱮᱛᱟᱨ ᱵᱩᱡᱽ ᱠᱮᱫᱟ ᱯᱮ ᱫᱤᱯᱚᱨᱤᱧ ᱧᱟᱢ ᱠᱟᱫᱮᱭᱟ ᱫᱤᱯᱚᱨᱤᱧ ᱢᱮᱛᱟᱭ ᱠᱟᱱᱟ ᱟᱹᱰᱤ ᱫᱤᱱ ᱯᱚᱨᱮ ᱫᱮᱠᱷᱟ ᱥᱟᱠᱠᱟᱛ ᱵᱟᱹᱱᱩᱜ ᱛᱟᱢᱟ ᱦᱟᱱᱟ ᱱᱚᱣᱟ ᱜᱚᱞᱯᱚ ᱦᱩᱭᱱᱟ ᱵᱩᱡᱽ ᱠᱮᱫᱟ ᱯᱮ ᱵᱩᱡᱽ ᱫᱟᱲᱮᱭᱟᱜ ᱠᱟᱱ ᱜᱮᱭᱟ ᱯᱮ ᱛᱚ ᱫᱤᱯᱚᱨ ᱜᱚᱞᱯᱚ ᱦᱩᱭᱮᱱ ᱠᱷᱟᱡ ᱫᱚ ᱫᱤᱯᱚᱨᱤᱧ ᱢᱮᱛᱟᱭ ᱠᱟᱱᱟ ᱛᱟᱦᱞᱮ ᱟᱢᱟᱜ ᱱᱟᱢᱵᱟᱨ ᱮᱢ ᱤᱢᱟᱹᱧᱟ ᱚᱱᱠᱟᱧ ᱢᱮᱛᱟᱭ ᱠᱟᱱᱟ ᱵᱩᱡᱽ ᱠᱮᱫᱟ ᱯᱮ ᱞᱟᱹᱭᱫᱟ ᱦᱮᱸ ᱛᱟᱦᱞᱮ ᱮᱢᱟᱢᱟᱹᱧ ᱞᱟᱹᱭᱫᱟᱭ ᱱᱤᱛᱚᱜ ᱫᱚ ᱩᱱᱟᱹᱜ ᱮᱠᱴᱟ ᱵᱟᱹᱧ ᱜᱚᱞᱯᱚ ᱫᱟᱲᱮᱭᱟᱢ ᱠᱟᱱᱟ ᱤᱧ ᱚᱲᱟᱜ ᱤᱧ ᱪᱟᱞᱟᱜᱼᱟ ᱚᱱᱠᱟᱭ ᱢᱤᱛᱟᱹᱧ ᱠᱟᱱᱟ

ᱟᱢᱟᱜ ᱡᱚᱠᱷᱚᱱ ᱤᱪᱪᱷᱟᱹ ᱛᱚᱠᱷᱚᱱ ᱯᱷᱳᱱ ᱤᱧ ᱢᱮ ᱢᱟ ᱜᱟᱛᱮ ᱠᱚ ᱟᱫᱚ ᱪᱮᱫ ᱯᱮ ᱞᱟᱹᱭᱟ ᱢᱟᱥᱮ ᱞᱟᱹᱭ ᱯᱮ ᱤᱧᱟᱹᱜ ᱠᱚᱥᱴᱚ ᱨᱮᱱᱟᱜ ᱠᱟᱹᱦᱱᱤ ᱵᱩᱡᱽ ᱠᱮᱫᱟ ᱯᱮ ᱜᱟᱛᱮ ᱠᱚ ᱱᱚᱣᱟ ᱵᱷᱤᱰᱤᱭᱳ ᱫᱚ ᱱᱚᱣᱟ ᱯᱚᱨᱡᱚᱱᱛᱚ ᱜᱮ ᱟᱨᱚ ᱯᱚᱨᱮ ᱦᱩᱭᱩᱜᱼᱟ ᱵᱩᱡᱽ ᱠᱮᱫᱟ ᱯᱮ ᱟᱨᱚᱧ ᱟᱹᱜᱩᱭᱟ ᱱᱚᱝᱠᱟᱱᱟᱜ ᱵᱷᱤᱰᱤᱭᱳ ᱴᱷᱤᱠ ᱟᱪᱷᱮ ᱜᱟᱛᱮ ᱠᱚ ᱴᱟᱴᱟ ᱵᱟᱭ ᱵᱟᱭ ᱜᱟᱛᱮ ᱠᱚ